ᱢᱟᱲᱟᱝ ᱨᱮ ᱥᱟᱱᱟᱢ ᱠᱚ ᱡᱚᱦᱟᱨ ᱤᱧᱟᱹᱜ ᱧᱩᱛᱩᱢ ᱯᱟᱱᱰᱩ ᱢᱩᱨᱢᱩ ᱟᱹᱫᱤᱵᱟᱹᱥᱤ ᱥᱮᱱᱴᱨᱟᱞ ᱵᱤᱦᱟᱨᱟᱱ ᱥᱴᱮᱴ ᱨᱮᱱ ᱥᱮᱠᱨᱮᱴᱟᱨᱤ ᱟᱨ ᱚᱞ ᱤᱱᱰᱤᱭᱟ ᱥᱟᱱᱛᱟᱞ ᱮᱰᱤᱥᱚᱱ ᱠᱟᱣᱩᱱᱥᱤᱞ ᱨᱮᱱ ᱠᱳᱚᱨᱰᱤᱱᱮᱴᱚᱨ ᱛᱮᱦᱮᱧ ᱱᱚᱣᱟ ᱥᱤᱨᱟᱢᱯᱩᱨ ᱤᱧᱟᱹᱜ ᱜᱷᱟᱨᱚᱸᱡᱽ ᱨᱮ ᱡᱟᱣᱨᱟ ᱟᱠᱟᱱ ᱱᱚᱜᱼᱚᱭ ᱥᱟᱸᱜᱮ ᱜᱮ ᱠᱩᱲᱤ ᱠᱚᱲᱟ ᱟᱨ

ᱛᱤᱱᱟᱹᱜ ᱫᱷᱟᱣᱟ ᱟᱨ ᱱᱚᱣᱟ ᱫᱚ ᱛᱮᱦᱟᱛᱚᱨ ᱵᱚᱪᱷᱚᱨ ᱦᱩᱭᱩᱜ ᱠᱟᱱ ᱛᱟᱭᱟ ᱟᱨ ᱥᱟᱞᱠᱷᱟ ᱢᱩᱨᱢᱩ ᱫᱚ ᱪᱮᱫᱟᱜ ᱞᱮ ᱢᱟᱱᱟᱣ ᱵᱟᱛᱟᱣ ᱫᱮᱭᱟ ᱟᱨ ᱪᱮᱫᱟᱜ ᱞᱮ ᱵᱟᱦᱟ ᱛᱮᱞᱮ ᱟᱨᱟᱣ ᱟᱠᱟᱫᱮᱭᱟ ᱟᱨ ᱪᱮᱫᱟᱜ ᱤᱱᱟᱹᱜ ᱥᱴᱩᱰᱮᱱᱴ ᱠᱚ ᱦᱮᱡ ᱡᱟᱣᱨᱟ ᱟᱠᱟᱱ ᱠᱟᱨᱚᱱ ᱫᱚ ᱦᱩᱭᱩᱜ ᱠᱟᱱᱟ ᱥᱟᱞᱠᱷᱟ ᱢᱩᱨᱢᱩ ᱫᱚ ᱡᱟᱹᱛ ᱵᱟᱵᱚᱫ ᱛᱮ ᱩᱱᱤᱥᱥᱚ ᱟᱥᱤ ᱠᱷᱚᱱ ᱚᱱᱟ ᱠᱚ ᱢᱟᱲᱟᱝ ᱠᱷᱚᱱ ᱥᱟᱱᱛᱟᱞᱤ ᱥᱟᱱᱛᱟᱞᱤ ᱥᱟᱱᱛᱟᱞ ᱥᱚᱢᱟᱡᱽ ᱞᱟᱹᱜᱤᱫ ᱥᱮ ᱥᱟᱱᱛᱟᱞ ᱦᱚᱲ ᱞᱟᱹᱜᱤᱫ ᱜᱚᱨᱚᱡᱽ ᱫᱚᱨᱚ ᱫᱩᱞᱟᱹᱲ ᱛᱟᱦᱮᱸ ᱠᱟᱱ ᱠᱷᱚᱱ ᱩᱱᱤᱭᱟᱜ ᱢᱚᱱ ᱚᱱᱛᱚᱨ ᱦᱮᱰᱮᱡᱚᱜ ᱠᱟᱱ ᱛᱟᱦᱮᱸᱜᱼᱟ ᱟᱨ ᱟᱱᱫᱳᱞᱚᱱ ᱮᱦᱚᱵ ᱞᱮᱫᱟ ᱩᱱᱤ ᱡᱟᱦᱟᱸ ᱮ ᱟᱱᱫᱳᱞᱚᱱ ᱠᱮᱫᱟ ᱡᱟᱦᱟᱸ ᱥᱟᱞᱠᱟ ᱢᱩᱨᱢᱩ ᱟᱭᱩ ᱞᱮᱠᱟᱛᱮ ᱵᱷᱟᱥᱟ ᱢᱚᱨᱥᱟᱞ ᱠᱟᱛᱮ ᱫᱩ ᱦᱟᱡᱟᱨ ᱛᱤᱱ ᱵᱟᱭᱤᱥ ᱰᱤᱥᱮᱢᱵᱚᱨ ᱥᱟᱱᱛᱟᱞᱤ ᱵᱷᱟᱥᱟᱭ ᱮᱪᱩᱨᱤ ᱨᱮ ᱟᱴᱷᱚᱱ ᱥᱩᱥᱤ ᱨᱮ ᱤᱭᱟᱹ ᱢᱟᱱᱟᱣ ᱵᱟᱛᱟᱣ ᱦᱚᱪᱚ ᱠᱮᱫᱟ ᱵᱷᱟᱨᱚᱛ ᱥᱚᱨᱠᱟᱨ ᱛᱚ ᱯᱩᱨᱟᱹ ᱵᱷᱟᱨᱚᱛ ᱨᱮᱱ ᱥᱟᱱᱟᱢ ᱫᱷᱟᱹᱨᱛᱤ ᱨᱮᱱ ᱥᱟᱱᱛᱟᱞ ᱠᱚ ᱵᱟᱧᱪᱟᱣᱱᱟ ᱵᱷᱟᱥᱟ ᱥᱤᱰᱩᱞᱮ ᱵᱚᱞᱚᱭᱮᱱᱟ ᱚᱱᱟᱛᱮ ᱛᱮᱦᱮᱧ ᱩᱱᱤᱭᱟᱜ ᱵᱟᱦᱟ ᱢᱟᱞᱟ ᱟᱨᱟᱜ ᱠᱟᱱᱟ ᱟᱨ ᱚᱱᱟ ᱛᱟᱭᱚᱢ ᱛᱮ ᱪᱷᱚᱭ ᱮᱯᱨᱤᱞ ᱫᱩ ᱦᱟᱡᱟᱨ ᱫᱩᱭ ᱦᱤᱞᱳᱜ ᱥᱤᱫᱟᱹ ᱢᱩᱨᱢᱩ ᱠᱟᱹᱱᱦᱩ ᱢᱩᱨᱢᱩ ᱰᱟᱴ ᱴᱤᱠᱤᱴ ᱮ ᱩᱪᱷᱟᱹᱱ ᱠᱮᱫᱟ ᱢᱟᱱᱮ ᱯᱩᱨᱟᱹ ᱫᱷᱟᱹᱨᱛᱤ ᱨᱮᱱ ᱟᱹᱫᱤ ᱥᱟᱱᱛᱟᱞ ᱦᱚᱯᱚᱱ ᱟᱹᱫᱤᱵᱟᱹᱥᱤ ᱡᱷᱟᱨᱠᱟ ᱪᱚᱞ ᱢᱩᱨᱥᱤᱫᱟ ᱱᱚᱣᱟ ᱤᱭᱟᱹ ᱰᱟᱴ ᱴᱤᱠᱤᱴ ᱮ ᱩᱪᱷᱟᱹᱱ ᱠᱮᱫᱟ

ᱟᱨ ᱥᱟᱞᱠᱟ ᱢᱩᱨᱢᱩ ᱛᱮᱦᱮᱧ ᱵᱟᱹᱱᱩᱭ ᱨᱮᱦᱚᱸ ᱱᱚᱰᱟ ᱛᱟᱞᱟ ᱛᱮᱦᱮᱧ ᱢᱮᱱᱟᱭ ᱞᱮᱠᱟ ᱞᱮ ᱟᱹᱭᱠᱟᱹᱣ ᱮᱫᱟ ᱟᱨ ᱱᱚᱜᱼᱚᱭ ᱞᱟᱜᱟᱛᱟᱨ ᱦᱚᱸ ᱱᱤᱛ ᱦᱚᱸ ᱩᱱᱤ ᱠᱟᱹᱢᱤ ᱨᱮᱜᱮ ᱢᱮᱱᱟᱭᱟ ᱚᱱᱟ ᱚᱱᱟ ᱢᱮᱱᱛᱮ ᱛᱮᱦᱮᱧ ᱩᱱᱤᱭᱟᱜ ᱡᱟᱱᱟᱢ ᱪᱷᱩᱴᱤ ᱢᱟᱦᱟ ᱞᱮ ᱢᱟᱱᱟᱣ ᱮᱫᱟ